ᱡᱚᱛᱚ ᱠᱷᱚᱱ ᱞᱟᱦᱟᱛᱮ ᱥᱟᱱᱟᱢ ᱠᱚ ᱡᱚᱦᱟᱨ ᱜᱮ ᱛᱮᱦᱮᱧᱟᱜ ᱱᱟᱣᱟ ᱵᱷᱤᱰᱤᱭᱳ ᱨᱮ ᱟᱯᱮ ᱥᱟᱱᱟᱢ ᱠᱚ ᱥᱟᱹᱜᱩᱱ ᱫᱟᱨᱟᱢ ᱛᱮᱦᱮᱧ ᱫᱚ ᱯᱟᱸᱰᱨᱟ ᱟᱹᱛᱩ ᱛᱮ ᱦᱮᱡ ᱦᱩᱭ ᱟᱠᱟᱱᱟ ᱡᱟᱦᱟᱸ ᱨᱮ ᱟᱵᱚ ᱥᱟᱶᱛᱟ ᱨᱮᱱ ᱢᱟᱨᱰᱤ ᱦᱚᱲ ᱡᱚᱢ ᱥᱤᱢ ᱠᱚ ᱵᱚᱸᱜᱟᱜ ᱠᱟᱱᱟ ᱟᱫᱚ ᱵᱚᱸᱜᱟ ᱠᱚᱫᱚ ᱠᱚ ᱪᱟᱵᱟ ᱟᱠᱟᱜᱼᱟ ᱟᱨ ᱱᱤᱛᱚᱜ ᱫᱚ ᱛᱟᱨᱟᱥᱤᱧ ᱵᱮᱲᱟ ᱠᱟᱱᱟ ᱯᱮᱲᱟ ᱯᱟᱹᱲᱦᱟᱹ ᱠᱚ ᱡᱚᱛᱚ ᱠᱚ ᱥᱮᱴᱮᱨ ᱟᱠᱟᱱᱟ ᱛᱚ ᱱᱚᱜᱼᱚ ᱱᱚᱝᱠᱟ ᱡᱚᱢ ᱧᱩ ᱠᱚ ᱪᱷᱩᱴᱟᱹᱣ ᱟᱠᱟᱱᱟ ᱱᱚᱜᱼᱚᱭ ᱟᱹᱞᱤᱧᱟᱜ ᱛᱟᱭᱚᱢ ᱥᱮᱱ ᱨᱮᱯᱮ ᱧᱮᱞ ᱧᱟᱢᱮᱫ ᱠᱚᱜᱮᱭᱟ ᱢᱟᱲᱟᱝ ᱤᱧ ᱫᱮᱠᱷᱟᱣ ᱟᱯᱮ ᱠᱟᱱ ᱛᱟᱵᱚᱱᱟ ᱛᱟᱭᱚᱢ ᱛᱮ ᱱᱩᱠᱤᱱ ᱟᱹᱞᱤᱧ ᱥᱩᱨ ᱨᱮ ᱜᱚᱝᱠᱮ ᱢᱮᱱᱟᱜ ᱠᱤᱱᱟ ᱩᱱᱠᱤᱱ ᱥᱟᱞᱟᱜ ᱵᱚᱱ ᱛᱷᱩᱛᱤᱭᱟ ᱵᱷᱤᱰᱤᱭᱳ ᱨᱮ ᱛᱟᱦᱮᱱ ᱛᱟᱵᱚᱱ ᱯᱮ ᱱᱤᱛᱚᱜ ᱫᱚ ᱛᱟᱨᱟᱥᱤᱧ ᱵᱮᱲᱟ ᱠᱟᱱᱟ ᱱᱚᱜᱼᱚ ᱱᱚᱝᱠᱟ ᱯᱮᱲᱟ ᱯᱟᱹᱦᱲᱟᱹ ᱠᱚ ᱦᱮᱡ ᱟᱠᱟᱱᱟ ᱱᱩᱠᱩ ᱱᱤᱛᱚᱜ ᱫᱚ ᱡᱚᱢ ᱧᱩ ᱠᱚ ᱪᱷᱩᱴᱟᱹᱣ ᱟᱠᱟᱱᱟ ᱱᱩᱠᱩ ᱧᱮᱞ ᱠᱚ ᱛᱟᱵᱚᱱ ᱯᱮ ᱱᱚᱜᱼᱚ ᱱᱚᱣᱟ ᱠᱚᱨᱮ ᱱᱚᱜᱼᱚᱭ ᱟᱨ ᱱᱚᱜᱼᱚ ᱱᱚᱣᱟ ᱯᱟᱦᱴᱟ ᱨᱮᱫᱚ ᱚᱱᱮ ᱫᱟᱠᱟ ᱩᱛᱩ ᱠᱚ ᱱᱟᱜ ᱦᱮᱱᱟᱜᱼᱟ ᱚᱱᱛᱮ ᱠᱷᱚᱱᱟᱜ ᱦᱤᱡᱩᱜᱚᱜ ᱠᱟᱱᱟ ᱚᱱᱛᱮ ᱠᱷᱚᱱ ᱫᱟᱠᱟ ᱩᱛᱩ ᱠᱚᱫᱚ ᱥᱟᱹᱯᱞᱟᱹᱭᱚᱜ ᱠᱟᱱᱟ ᱫᱮᱞᱟᱧ ᱫᱮᱠᱷᱟᱣ ᱯᱮ ᱠᱟᱱ ᱛᱟᱵᱚᱱᱟ ᱱᱩᱠᱩ ᱧᱮᱞ ᱠᱚ ᱛᱟᱵᱚᱱ ᱯᱮ ᱯᱮᱲᱟ ᱠᱚ ᱡᱚᱢ ᱠᱚ ᱫᱷᱩᱨᱟᱹᱣ ᱟᱠᱟᱱᱟ ᱱᱚᱜᱼᱚ ᱱᱚᱝᱠᱟ ᱧᱮᱞ ᱠᱚᱯᱮ ᱛᱟᱵᱚᱱ ᱡᱚᱢ ᱥᱤᱢ ᱫᱚ ᱱᱚᱝᱠᱟ ᱵᱚᱱ ᱵᱚᱸᱜᱟᱜᱼᱟ ᱟᱹᱰᱤ ᱥᱟᱸᱜᱮ ᱯᱮᱲᱟ ᱢᱮᱱᱟᱜ ᱠᱚᱣᱟ ᱯᱟᱛᱟ ᱴᱟᱺᱰᱤ ᱞᱮᱠᱟ ᱵᱩᱡᱷᱟᱹᱜ ᱠᱟᱱᱟ ᱩᱱᱠᱩ ᱠᱚᱢᱟ ᱧᱮᱞ ᱠᱚ ᱛᱟᱵᱚᱱ ᱯᱮ ᱱᱚᱰᱮ ᱫᱚ ᱢᱤᱫ ᱯᱮᱲᱟ ᱛᱮ ᱥᱟᱭ ᱯᱮᱲᱟ ᱢᱤᱫ ᱯᱮᱲᱟ ᱛᱮ ᱥᱟᱭ ᱯᱮᱲᱟ ᱛᱟᱵᱚᱱ ᱯᱟᱛᱟ ᱤᱭᱟᱹ ᱯᱟᱛᱟ ᱫᱚ ᱵᱟᱝ ᱡᱚᱢ ᱥᱤᱢ ᱵᱚᱸᱜᱟ ᱫᱟᱫᱟ ᱟᱨᱚ ᱢᱟᱲᱟᱝ ᱥᱮᱫ ᱤᱧ ᱫᱮᱠᱷᱟᱣ ᱤᱫᱤᱭᱟᱯᱮ ᱠᱟᱱ ᱛᱟᱵᱚᱱᱟ ᱵᱷᱤᱰᱤᱭᱳ ᱨᱮ ᱛᱟᱦᱮᱱ ᱯᱮ

ᱱᱤᱛ ᱦᱚᱸ ᱯᱮᱲᱟ ᱠᱚᱫᱚ ᱟᱹᱣᱨᱤ ᱠᱚ ᱦᱮᱡ ᱥᱮᱴᱮᱨ ᱪᱟᱵᱟᱜ ᱜᱮᱭᱟ ᱡᱟᱦᱟᱸ ᱛᱤᱱᱟᱹᱜ ᱠᱚ ᱦᱮᱡ ᱟᱠᱟᱱᱟ ᱩᱱᱠᱩ ᱜᱮ ᱡᱚᱢ ᱠᱚᱫᱚ ᱠᱚ ᱫᱩᱲᱩᱵ ᱟᱠᱟᱱᱟ ᱟᱨᱚ ᱠᱚ ᱦᱤᱡᱩᱜ ᱠᱟᱱ ᱜᱮᱭᱟ ᱯᱮᱲᱟ ᱠᱚᱫᱚ ᱢᱟ ᱡᱟᱦᱟᱸ ᱛᱤᱱᱟᱹᱜ ᱠᱚ ᱥᱮᱴᱮᱨ ᱟᱠᱟᱱᱟ ᱩᱱᱠᱩ ᱠᱚ ᱡᱚᱢ ᱠᱚ ᱫᱩᱲᱩᱵ ᱟᱠᱟᱱᱟ ᱩᱱᱠᱩ ᱠᱚᱜᱮᱧ ᱫᱮᱠᱷᱟᱣ ᱟᱯᱮ ᱠᱟᱱ ᱛᱟᱵᱚᱱᱟ ᱟᱨᱦᱚᱸ ᱫᱮᱞᱟ ᱢᱟᱲᱟᱝ ᱥᱮᱱᱤᱧ ᱫᱮᱠᱷᱟᱣ ᱟᱯᱮ ᱠᱟᱱᱟ ᱱᱩᱠᱩ ᱠᱚ ᱧᱮᱞ ᱠᱚ ᱛᱟᱵᱚᱱ ᱯᱮ ᱱᱚᱛᱮ ᱨᱮᱦᱚᱸ ᱠᱚ ᱫᱩᱲᱩᱵ ᱟᱠᱟᱱᱟ ᱡᱚᱢ ᱠᱚ ᱪᱷᱩᱴᱟᱹᱣ ᱟᱠᱟᱱᱟ ᱱᱚᱝᱠᱟ ᱛᱮᱦᱚᱸ ᱱᱚᱜᱼᱚ ᱱᱚᱝᱠᱟ ᱛᱮᱠᱚ ᱫᱩᱲᱩᱵ ᱟᱠᱟᱱᱟ ᱧᱮᱞ ᱠᱚ ᱛᱟᱵᱚᱱ ᱯᱮ ᱱᱚᱝᱠᱟ ᱛᱮ ᱱᱚᱛᱮ ᱨᱮ ᱱᱩᱠᱩ ᱵᱟᱹᱵᱩ ᱜᱤᱫᱽᱨᱟᱹ ᱛᱮᱠᱚ ᱫᱩᱲᱩᱵ ᱟᱠᱟᱱᱟ ᱡᱚᱢ ᱞᱟᱹᱜᱤᱫ ᱛᱮ ᱫᱟᱠᱟ ᱟᱹᱣᱨᱤ ᱥᱮᱴᱮᱨᱚᱜᱼᱟ ᱫᱟᱠᱟ ᱥᱮᱴᱮᱨᱚᱜ ᱠᱟᱱᱟ ᱟᱹᱜᱩᱭᱮᱫ ᱠᱟᱱᱟ ᱠᱚ ᱱᱚᱣᱟ ᱡᱚᱢᱥᱤᱢ ᱵᱚᱸᱜᱟ ᱫᱚ ᱢᱤᱫ ᱯᱟᱹᱨᱤᱥ ᱦᱚᱲᱟᱜ ᱯᱟᱯ ᱠᱷᱚᱸᱰᱚᱱ ᱨᱮᱱᱟᱜ ᱵᱚᱸᱜᱟ ᱠᱟᱱᱟ ᱥᱮᱫᱟᱭ ᱦᱟᱯᱲᱟᱢ ᱠᱚ ᱵᱤᱫᱟᱹᱞ ᱨᱮ ᱱᱚᱣᱟ ᱡᱚᱢᱥᱤᱢ ᱵᱚᱸᱜᱟ ᱫᱚ ᱵᱟᱭ ᱛᱟᱦᱮᱸ ᱦᱚᱸ ᱱᱚᱜᱼᱚ ᱱᱚᱝᱠᱟᱧ ᱫᱮᱠᱷᱟᱣᱮᱫ ᱯᱮ ᱛᱟᱵᱚᱱᱟ ᱱᱚᱛᱮ ᱨᱮ ᱡᱚᱢ ᱧᱩ ᱪᱟᱞᱟᱜ ᱠᱟᱱᱟ ᱫᱮᱞᱟ ᱱᱤᱛᱚᱜ ᱫᱚ ᱱᱩᱠᱤᱱ ᱜᱚᱝᱠᱮ ᱥᱟᱞᱟᱜ ᱠᱟᱹᱴᱤᱡ ᱵᱚᱱ ᱛᱷᱩᱛᱤ ᱞᱮᱜᱮ ᱢᱤᱫ ᱵᱟᱨ ᱡᱚᱢ ᱥᱤᱢ ᱪᱮᱫᱟᱜ ᱵᱚᱱ ᱵᱚᱸᱜᱟᱜᱼᱟ ᱥᱮ ᱪᱮᱫᱟᱜ ᱵᱚᱱ ᱵᱚᱸᱜᱟᱭᱮᱫᱼᱟ ᱚᱱᱟ ᱠᱚᱜᱮ ᱫᱮᱞᱟ ᱠᱟᱹᱴᱤᱡ ᱵᱚᱱ ᱛᱷᱩᱛᱤ ᱧᱚᱜᱟ ᱜᱚᱝᱠᱮ ᱛᱟᱹᱠᱤᱱ ᱥᱟᱞᱟᱜ ᱦᱚᱸ ᱡᱚᱢᱥᱤᱢ ᱵᱚᱸᱜᱟ ᱨᱮ ᱡᱟᱦᱟᱸ ᱛᱤᱱᱟᱹᱜ ᱯᱮᱲᱟ ᱯᱟᱹᱦᱲᱟᱹ ᱠᱚ ᱦᱮᱡ ᱟᱠᱟᱱᱟ ᱩᱱᱠᱩ ᱠᱚ ᱡᱚᱛᱚᱧ ᱫᱮᱠᱷᱟᱣᱟᱫ ᱯᱮ ᱛᱟᱵᱚᱱᱟ ᱱᱤᱛᱚᱜ ᱫᱚ ᱱᱩᱠᱤᱱ ᱜᱚᱝᱠᱮ ᱛᱟᱹᱠᱤᱱ ᱥᱟᱶ ᱧᱟᱯᱟᱢ ᱦᱩᱭ ᱟᱠᱟᱱᱟ ᱱᱩᱠᱤᱱ ᱜᱚᱝᱠᱮ ᱫᱚᱠᱤᱱ ᱦᱩᱭᱩᱜ ᱠᱟᱱᱟ ᱯᱨᱚᱯᱷᱮᱥᱟᱨ ᱜᱳᱵᱤᱱᱫᱚ ᱢᱟᱱᱰᱤ ᱫᱮᱞᱟ ᱩᱱᱠᱤᱱ ᱜᱮ ᱱᱚᱣᱟ ᱵᱚᱸᱜᱟ ᱵᱟᱵᱚᱫ ᱛᱮ ᱢᱤᱫ ᱵᱟᱨ ᱠᱟᱛᱷᱟ ᱵᱚᱱ ᱨᱚᱯᱚᱲ ᱞᱮᱱ ᱜᱮ ᱜᱚᱝᱠᱮ ᱟᱹᱵᱤᱱᱟᱜ ᱩᱯᱨᱩᱢ ᱥᱟᱶᱛᱮ ᱢᱟ ᱱᱚᱣᱟ ᱡᱚᱢᱥᱤᱢ ᱵᱤᱱᱛᱤ ᱵᱚᱸᱜᱟ ᱨᱮᱭᱟᱜ ᱠᱟᱹᱴᱤᱡ ᱵᱤᱱ ᱛᱷᱩᱛᱤ ᱧᱚᱜᱟ ᱡᱚᱦᱟᱨ ᱜᱮ ᱤᱧᱟᱹᱜ ᱧᱩᱛᱩᱢ ᱫᱚ ᱦᱩᱭᱩᱜ ᱠᱟᱱᱟ ᱜᱳᱵᱤᱱᱫᱚ ᱢᱟᱱᱰᱤ ᱟᱹᱛᱩ ᱫᱚ ᱫᱟᱨᱟᱥᱯᱩᱨ ᱚᱱᱠᱟ ᱫᱚ ᱟᱹᱞᱤᱧ ᱫᱚ ᱱᱟᱢᱟᱞ ᱫᱤᱥᱚᱢ ᱨᱮ ᱠᱟᱹᱴᱤᱡ ᱵᱤ ᱮᱥ ᱢᱚᱦᱟᱵᱤᱫᱽᱫᱟᱞᱚᱭ ᱥᱮ ᱢᱟᱱᱤᱠᱯᱟᱲᱟ ᱠᱚᱞᱮᱡᱽ ᱨᱮ ᱠᱟᱹᱴᱤᱡ ᱤᱧ ᱵᱷᱩᱨᱛᱤ ᱧᱚᱜ ᱟᱠᱟᱱᱟ ᱟᱫᱚ ᱛᱮᱦᱮᱧ ᱫᱚ ᱢᱟᱱᱰᱤ ᱠᱚ ᱱᱚᱣᱟ ᱡᱚᱢ ᱥᱤᱢ ᱠᱚ ᱵᱚᱸᱜᱟᱜ ᱠᱟᱱᱟ ᱡᱚᱢ ᱥᱤᱢ ᱵᱚᱸᱜᱟ ᱫᱚ ᱢᱤᱫᱴᱟᱹᱝ ᱯᱟᱯ ᱠᱷᱚᱸᱰᱚᱱ ᱜᱮ ᱞᱮᱠᱷᱟᱜᱼᱟ ᱢᱟᱹᱱᱢᱤ ᱠᱚ ᱟᱠᱚᱣᱟᱜ ᱜᱩᱥᱴᱤ ᱢᱚᱫᱽᱫᱷᱮ ᱨᱮ ᱡᱟᱦᱟᱸ ᱛᱤᱱᱟᱹᱜ ᱯᱟᱯ ᱠᱚ ᱢᱮᱱᱟᱜᱼᱟ ᱚᱱᱟ ᱠᱷᱚᱱ ᱜᱮ ᱡᱚᱢᱥᱤᱢ ᱵᱚᱸᱜᱟ ᱫᱚ ᱵᱤᱱᱛᱤ ᱢᱚᱫᱽᱫᱷᱮ ᱨᱮ ᱡᱚᱛᱚ ᱠᱷᱚᱱᱟᱜ ᱥᱮᱬᱟ ᱵᱤᱱᱛᱤ ᱫᱚ ᱦᱩᱭᱩᱜ ᱠᱟᱱᱟ ᱡᱚᱢᱥᱤᱢ ᱵᱤᱱᱛᱤ ᱠᱟᱨᱟᱢ ᱵᱤᱱᱛᱤ ᱵᱷᱟᱸᱰᱟᱱ ᱵᱤᱱᱛᱤ ᱪᱷᱟᱹᱴᱭᱟᱹᱨ ᱵᱤᱱᱛᱤ ᱵᱟᱯᱞᱟ ᱵᱤᱱᱛᱤ ᱱᱚᱣᱟ ᱵᱤᱱᱛᱤ ᱨᱮ ᱡᱚᱢᱥᱤᱢ ᱫᱚ ᱱᱚᱝᱠᱟ ᱠᱚ ᱵᱤᱱᱛᱤᱭᱟ ᱵᱟᱝᱢᱟ ᱫᱷᱟᱹᱨᱛᱤ ᱯᱩᱨᱤ ᱪᱤᱠᱟᱹᱛᱮ ᱥᱤᱨᱡᱟᱹᱣᱮᱱᱟ ᱵᱚᱸᱜᱟ ᱵᱩᱨᱩ ᱪᱤᱠᱟᱹᱛᱮ ᱠᱚ ᱥᱨᱤᱥᱴᱤᱭᱮᱱᱟ ᱡᱤᱵᱽ ᱡᱤᱭᱟᱹᱞᱤ ᱡᱟᱦᱟᱸ ᱛᱤᱱᱟᱹᱜ ᱜᱮ ᱡᱚᱢᱥᱤᱢ ᱨᱮᱫᱚ ᱥᱨᱤᱥᱴᱤ ᱨᱮᱱᱟᱜ ᱠᱟᱛᱷᱟ ᱜᱮ ᱨᱚᱲᱚᱜᱚᱜᱼᱟ ᱟᱨ ᱮᱴᱟᱜ ᱠᱚᱫᱚ ᱡᱟᱦᱟᱸ ᱞᱮᱠᱟ ᱡᱮᱢᱚᱱ ᱵᱷᱟᱸᱰᱟᱱ ᱫᱚ ᱵᱷᱟᱸᱰᱟᱱ ᱨᱮᱱᱟᱜ ᱪᱷᱟᱹᱴᱭᱟᱹᱨ ᱫᱚ ᱪᱷᱟᱹᱴᱭᱟᱹᱨ ᱨᱮᱱᱟᱜ ᱵᱟᱯᱞᱟ ᱫᱚ ᱵᱟᱯᱞᱟ ᱨᱮᱱᱟᱜ ᱥᱮᱫᱟᱭ ᱦᱟᱯᱲᱟᱢ ᱠᱚ ᱡᱩᱜᱽ ᱨᱮ ᱵᱟᱝᱢᱟ ᱱᱚᱜᱼᱚᱭ ᱡᱚᱢᱥᱤᱢ ᱵᱚᱸᱜᱟ ᱫᱚ ᱵᱟᱭ ᱛᱟᱦᱮᱸ ᱠᱟᱱᱟ ᱱᱚᱝᱠᱟ ᱠᱚ ᱢᱮᱱᱟ ᱵᱟᱝᱢᱟ ᱢᱤᱫ ᱚᱠᱛᱚ ᱟᱯᱜᱮ ᱠᱚ ᱵᱚᱸᱜᱟᱜ ᱠᱟᱱᱟ ᱟᱯᱜᱮ ᱵᱚᱸᱜᱟ ᱨᱮ ᱥᱤᱨᱟᱹᱣ ᱠᱟᱛᱮ ᱵᱟᱝᱢᱟ ᱟᱫᱚ ᱚᱲᱟᱜ ᱠᱚ ᱨᱩᱣᱟᱹᱲ ᱠᱟᱱᱟ ᱩᱱ ᱡᱚᱦᱚᱜ ᱫᱚ ᱠᱟᱹᱯᱤ ᱠᱚ ᱦᱤᱲᱤᱧ ᱦᱚᱴᱚ ᱠᱟᱜ ᱠᱟᱱᱟ ᱟᱫᱚ ᱩᱱᱤ ᱱᱟᱭᱠᱮ ᱫᱚ ᱠᱟᱹᱯᱤ ᱟᱹᱜᱩ ᱨᱩᱣᱟᱹᱲ ᱦᱮᱡ ᱮᱱᱟ ᱧᱮᱞᱟᱭ ᱵᱟᱝᱢᱟ ᱢᱤᱫᱴᱟᱝ ᱵᱚᱸᱜᱟ ᱫᱚ ᱩᱱᱤ ᱫᱚ ᱡᱤᱞ ᱠᱚ ᱡᱟᱝ ᱠᱚ ᱦᱟᱞᱟᱝ ᱠᱟᱛᱮ ᱧᱟᱢ ᱠᱤᱫᱟᱹᱧ ᱢᱤᱫᱴᱟᱝ ᱧᱟᱢ ᱠᱤᱫᱟᱹᱧ ᱢᱤᱫᱴᱟᱝ ᱚᱱᱠᱟᱭ ᱢᱮᱱᱮᱫᱟ ᱩᱱᱤ ᱦᱚᱲᱮ ᱛᱤᱸᱜᱩᱭᱮᱱᱟ ᱟᱫᱚ ᱵᱚᱸᱜᱟ ᱴᱷᱮᱱᱮ ᱧᱮᱞ ᱧᱟᱢ ᱦᱚᱪᱚᱭᱮᱱᱟ ᱤᱱᱟᱹ ᱠᱷᱟᱱ ᱜᱮ ᱟᱫᱚ ᱵᱚᱸᱜᱟ ᱫᱚ ᱩᱱᱤ ᱫᱚᱭ ᱪᱷᱟᱱ ᱮᱱᱟ ᱠᱷᱟᱱ ᱜᱮ ᱠᱟᱹᱯᱤ ᱟᱹᱜᱩ ᱠᱟᱛᱮ ᱦᱮᱡ ᱮᱱᱟᱭ ᱚᱲᱟᱜ ᱮ ᱥᱮᱴᱮᱨᱮᱱᱟ ᱠᱤᱪᱷᱩ ᱫᱤᱱ ᱵᱟᱫ ᱠᱟᱛᱮ ᱩᱱᱤ ᱦᱚᱲ ᱫᱚ ᱨᱩᱣᱟᱹ ᱟᱡᱟᱨ ᱧᱟᱢ ᱠᱮᱫᱮᱭᱟ ᱟᱹᱰᱤ ᱠᱚ ᱨᱟᱱ ᱢᱩᱨᱜᱟᱹᱱ ᱟᱫᱮᱭᱟ ᱵᱟᱭ ᱵᱮᱥ ᱞᱮᱱᱟ ᱱᱤᱭᱟᱹ ᱠᱷᱟᱱ ᱧᱮᱞ ᱠᱮᱫᱟ ᱠᱚ ᱵᱟᱭ ᱵᱮᱥᱚᱜ ᱠᱟᱱᱟ ᱪᱮᱫ ᱵᱚᱱ ᱪᱤᱠᱟᱹᱭᱟ ᱪᱮᱫ ᱵᱟᱝᱟ ᱟᱫᱚ ᱫᱟᱜ ᱠᱷᱟᱹᱲᱤ ᱠᱚ ᱫᱟᱹᱲ ᱠᱮᱫᱟ ᱧᱟᱢ ᱠᱮᱫᱟ ᱠᱚ ᱵᱟᱝᱢᱟ ᱢᱤᱫᱴᱮᱱ ᱵᱚᱸᱜᱟᱭ ᱩᱯᱮᱞᱚᱜ ᱠᱟᱱᱟ ᱚᱠᱚᱭ ᱵᱚᱸᱜᱟ ᱵᱟᱝᱟ ᱡᱚᱢ ᱥᱤᱢ ᱵᱚᱸᱜᱟ ᱟᱫᱚ ᱩᱱ ᱠᱷᱚᱱ ᱜᱮ ᱱᱚᱣᱟ ᱡᱚᱢ ᱥᱤᱢ ᱵᱚᱸᱜᱟ ᱫᱚ ᱥᱤᱨᱡᱟᱹᱣ ᱟᱨ ᱵᱚᱸᱜᱟ ᱠᱚ ᱤᱫᱤ ᱠᱟᱛᱮ ᱵᱚᱸᱜᱟ ᱠᱚ ᱤᱫᱤ ᱠᱟᱛᱮ ᱥᱮᱨᱢᱟ ᱨᱮᱵᱚᱱ ᱵᱟᱲᱟᱭᱟ ᱵᱟᱝᱟ ᱞᱤᱴᱟᱹ ᱢᱟᱨᱟᱝ ᱵᱩᱨᱩ ᱡᱟᱦᱮᱨ ᱟᱭᱳ ᱢᱚᱬᱮ ᱠᱚ ᱛᱩᱨᱩᱭ ᱠᱚ ᱴᱷᱟᱹᱠᱩᱨ ᱴᱷᱟᱹᱠᱨᱮᱱ ᱱᱩᱠᱩ ᱜᱮ ᱯᱳᱭᱞᱳ ᱫᱚ ᱵᱚᱸᱜᱟ ᱵᱩᱨᱩ ᱜᱮ ᱱᱚᱣᱟ ᱡᱚᱢ ᱥᱤᱢ ᱵᱚᱸᱜᱟ ᱫᱚᱠᱚ ᱥᱤᱨᱡᱟᱹᱣ ᱞᱮᱫᱼᱟ ᱪᱮᱫ ᱞᱮᱠᱟ ᱡᱚᱢ ᱥᱤᱢ ᱵᱚᱸᱜᱟ ᱵᱚᱸᱜᱟ ᱦᱩᱭᱩᱜ ᱠᱟᱱᱟ ᱥᱤᱧ ᱵᱚᱸᱜᱟ ᱫᱷᱚᱨᱢᱚ ᱵᱚᱸᱜᱟ ᱱᱚᱣᱟ ᱫᱷᱚᱨᱢᱚ ᱵᱚᱸᱜᱟ ᱜᱮ ᱴᱷᱟᱹᱠᱩᱨ ᱴᱷᱟᱹᱠ ᱨᱮᱱᱟᱜ ᱢᱚᱦᱟᱢᱚᱱ ᱞᱚᱠᱠᱷᱤ ᱤᱫᱤ ᱠᱟᱛᱮ ᱱᱚᱣᱟ ᱡᱚᱢ ᱥᱤᱢ ᱫᱚ ᱵᱚᱸᱜᱟᱜ ᱟᱠᱚ ᱟᱨ ᱵᱚᱸᱜᱟ ᱵᱩᱨᱩ ᱤᱫᱤ ᱠᱟᱛᱮ ᱠᱟᱹᱴᱤᱡ ᱵᱚᱱ ᱧᱮᱞᱟ ᱦᱟᱯᱲᱟᱢ ᱠᱟ ᱡᱩᱜᱽ ᱨᱮ ᱱᱚᱝᱠᱟ ᱠᱚ ᱞᱟᱹᱭᱟ ᱵᱟᱝᱢᱟ ᱱᱚᱣᱟ ᱫᱷᱟᱹᱨᱛᱤ ᱯᱩᱨᱤ ᱥᱤᱨᱡᱚᱱ ᱡᱚᱢᱥᱤ ᱨᱮᱱᱟᱜ ᱫᱚ ᱱᱚᱝᱠᱟ ᱠᱚ ᱵᱤᱱᱛᱤᱭᱟ ᱡᱮ ᱥᱨᱤᱥᱴᱤ ᱤᱫᱤ ᱠᱟᱛᱮ ᱠᱚ ᱵᱤᱱᱛᱤᱭᱟ ᱡᱮ ᱠᱳᱱᱳ ᱥᱨᱤᱥᱴᱤ ᱡᱮᱢᱚᱱ ᱵᱚᱸᱜᱟ ᱵᱩᱨᱩ ᱠᱚ ᱥᱤᱨᱡᱚᱱ ᱫᱷᱟᱹᱨᱛᱤ ᱯᱩᱨᱤ ᱥᱤᱨᱡᱚᱱ ᱢᱟᱹᱱᱢᱤ ᱥᱤᱨᱡᱚᱱ ᱫᱟᱨᱮ ᱵᱩᱨᱩ ᱥᱤᱨᱡᱚᱱ ᱥᱤᱨᱡᱚᱱᱟᱜ ᱤᱫᱤ ᱠᱟᱛᱮ ᱠᱚ ᱵᱤᱱᱛᱤᱭᱟ ᱟᱨ ᱠᱟᱨᱟᱢ ᱵᱤᱱᱛᱤ ᱵᱷᱟᱸᱰᱟᱱ ᱵᱤᱱᱛᱤ ᱚᱱᱟ ᱢᱟ ᱵᱷᱟᱸᱰᱟᱱ ᱚᱠᱛᱚ ᱜᱮ ᱠᱟᱨᱟᱢ ᱢᱤᱫᱴᱟᱝ ᱠᱟᱨᱟᱢ ᱚᱠᱛᱚ ᱜᱮ ᱪᱷᱟᱹᱴᱭᱟᱹᱨ ᱦᱚᱸ ᱪᱷᱟᱹᱴᱭᱟᱹᱨ ᱚᱠᱛᱚ ᱜᱮ ᱵᱟᱯᱞᱟ ᱦᱚᱸ ᱵᱟᱯᱞᱟ ᱚᱠᱛᱚ ᱜᱮ ᱟᱫᱚ ᱡᱚᱛᱚ ᱠᱷᱚᱱᱟᱜ ᱥᱮᱬᱟ ᱵᱤᱱᱛᱤ ᱫᱚ ᱦᱩᱭᱩᱜ ᱠᱟᱱᱟ ᱡᱚᱢᱥᱤᱢ ᱵᱤᱱᱛᱤ ᱱᱚᱣᱟ ᱨᱮᱱᱟᱜ ᱢᱩᱪᱟᱹᱫ ᱫᱚ ᱵᱟᱹᱱᱩᱜ ᱟᱱᱟ ᱚᱱᱠᱟ ᱞᱮᱠᱟᱛᱮ ᱱᱚᱰᱮ ᱵᱚᱱ ᱧᱮᱞᱟ ᱛᱟᱦᱚᱞᱮ ᱛᱤᱥ ᱠᱷᱚᱱᱟᱜ ᱚᱠᱚᱭ ᱚᱠᱟ ᱵᱚᱸᱜᱟ ᱠᱟᱱᱟᱭ ᱪᱤᱞᱤ ᱵᱚᱸᱜᱟ ᱠᱟᱱᱟᱭ ᱱᱚᱰᱮ ᱵᱚᱱ ᱧᱮᱞᱟ ᱱᱩᱭ ᱫᱚ ᱡᱚᱢᱥᱤᱢ ᱵᱚᱸᱜᱟ ᱫᱚ ᱵᱟᱝᱟ ᱥᱤᱧ ᱵᱚᱸᱜᱟ ᱠᱟᱱᱟᱭ ᱥᱤᱧ ᱵᱚᱸᱜᱟ ᱫᱚ ᱚᱠᱚᱭ ᱵᱚᱸᱜᱟ ᱵᱟᱝᱟ ᱴᱷᱟᱹᱠᱩᱨ ᱴᱷᱟᱹᱠᱨᱟᱹᱱ ᱡᱟᱦᱮᱨ ᱵᱩᱰᱷᱤ ᱢᱟᱨᱟᱝ ᱵᱩᱨᱩ ᱟᱨ ᱫᱷᱚᱨᱢᱚ ᱱᱩᱭ ᱫᱷᱚᱨᱢᱚ ᱜᱮ ᱦᱩᱭᱩᱜ ᱠᱟᱱᱟᱭ ᱥᱤᱧ ᱵᱚᱸᱜᱟ ᱫᱚ ᱢᱤᱫ ᱚᱠᱛᱚ ᱵᱟᱝᱢᱟ ᱞᱤᱴᱟᱹ ᱜᱚᱰᱮᱛ ᱢᱟᱹᱱᱢᱤ ᱠᱚᱣᱟᱜ ᱪᱷᱩᱸᱛ ᱵᱩᱠᱟᱹᱛᱮ ᱪᱟᱞᱟᱣ ᱞᱮᱫᱟ ᱚᱱᱠᱟᱛᱮ ᱡᱟᱦᱮᱨ ᱵᱩᱰᱷᱤ ᱮᱜᱮᱨ ᱧᱤᱨ ᱠᱮᱫᱮᱭᱟᱭ ᱮᱜᱮᱨ ᱧᱤᱨ ᱠᱮᱫᱮ ᱠᱷᱟᱱ ᱞᱤᱪᱟᱹ ᱜᱚᱰᱮᱛ ᱢᱟ ᱫᱮᱵᱽᱜᱩᱨᱤ ᱜᱚᱰᱮᱛᱮ ᱛᱟᱦᱮᱸ ᱠᱟᱱᱟ ᱟᱫᱚ ᱡᱚᱠᱷᱚᱱ ᱜᱚᱰᱮᱛ ᱠᱟᱹᱢᱤ ᱵᱟᱭ ᱦᱚᱦᱚᱭᱮᱫᱟ ᱟᱫᱚ ᱴᱷᱟᱹᱠᱩᱨᱮ ᱢᱮᱱ ᱠᱮᱫᱟ ᱚᱠᱟᱭᱮᱱᱟᱭᱟ ᱞᱤᱴᱟᱹ ᱜᱚᱰᱮᱛ ᱫᱚ ᱵᱟᱭ ᱦᱚᱦᱚᱭᱮᱫ ᱫᱚ ᱫᱩᱥᱮ ᱧᱮᱞᱮᱯᱮ ᱚᱠᱟᱭᱮᱱᱟᱭ ᱟᱹᱰᱤ ᱫᱤᱱ ᱦᱩᱭᱮᱱ ᱫᱚ ᱚᱱᱠᱟ ᱛᱮᱠᱚ ᱪᱟᱞᱟᱣ ᱮᱱᱟ ᱧᱮᱞᱮ ᱟᱠᱚ ᱚᱲᱟᱜ ᱨᱮ ᱵᱟᱹᱱᱩᱜᱼᱟ ᱟᱫᱚ ᱟᱡ ᱫᱟᱹᱭ ᱠᱚ ᱠᱩᱞᱤ ᱠᱮᱫᱮᱭᱟ ᱪᱮᱞᱮ ᱚᱠᱟᱭᱮᱱᱟᱭ ᱜᱚᱰᱮᱛ ᱫᱚ ᱢᱮᱱᱟ ᱵᱟᱝᱟ ᱵᱟᱹᱱᱩᱜ ᱟᱠᱟᱫᱮᱭᱟ ᱚᱠᱟ ᱥᱮᱱ ᱪᱚᱭ ᱪᱟᱞᱟᱣ ᱟᱠᱟᱱᱟ ᱟᱫᱚ ᱠᱚ ᱪᱟᱞᱟᱣ ᱨᱩᱣᱟᱹᱲ ᱠᱟᱛᱮ ᱞᱤᱴᱟᱹ ᱴᱷᱟᱹᱠᱩᱨ ᱠᱚ ᱴᱷᱮᱱ ᱱᱚᱣᱟ ᱠᱟᱛᱷᱟ ᱠᱚ ᱟᱨᱫᱟᱥ ᱠᱮᱫᱟ ᱢᱮᱱᱟ ᱵᱟᱝᱢᱟ ᱩᱱᱤ ᱫᱚ ᱵᱟᱹᱱᱩᱜ ᱟᱠᱟᱫᱮᱭᱟ ᱚᱠᱟ ᱥᱮᱱ ᱪᱚᱭ ᱪᱟᱞᱟᱣ ᱟᱠᱟᱱᱟ ᱦᱚᱦᱚᱣᱟᱭ ᱯᱮ ᱡᱟᱦᱮᱨ ᱵᱩᱲᱦᱤ ᱪᱮᱫᱟᱜ ᱵᱟᱭ ᱧᱮᱞᱚᱜ ᱠᱟᱱᱟ ᱟᱫᱚ ᱠᱚ ᱦᱚᱦᱚ ᱟᱫᱮᱭᱟ ᱦᱚᱦᱚ ᱟᱫᱮ ᱠᱷᱟᱱ ᱠᱚ ᱟᱫᱚ ᱠᱚ ᱢᱮᱛᱟᱭ ᱠᱟᱱᱟ ᱟᱪᱪᱷᱟ ᱞᱤᱴᱟᱹ ᱜᱚᱰᱮᱛ ᱫᱚ ᱚᱠᱟᱭ ᱵᱟᱭ ᱧᱮᱞᱚᱜ ᱠᱟᱱ ᱫᱚ ᱢᱮᱱᱟ ᱛᱟᱭ ᱛᱚ ᱵᱟᱹᱧ ᱞᱟᱹᱭ ᱫᱟᱲᱮᱭᱟᱜ ᱠᱟᱱᱟ ᱢᱮᱱᱠᱷᱟᱱ ᱵᱚᱸᱜᱟ ᱠᱚᱫᱚ ᱡᱚᱛᱚ ᱠᱚ ᱵᱟᱰᱟᱭᱟ ᱚᱠᱟ ᱥᱮᱱᱮ ᱪᱟᱞᱟᱣᱮᱱᱟ ᱟᱫᱚ ᱠᱚ ᱢᱮᱛᱟᱭ ᱠᱟᱱᱟ ᱟᱢ ᱩᱱᱤ ᱧᱟᱢ ᱟᱹᱜᱩᱭᱟᱢ ᱵᱟᱝᱠᱷᱟᱱ ᱟᱢ ᱦᱚᱸ ᱱᱚᱣᱟ ᱵᱚᱸᱜᱟ ᱫᱤᱥᱚᱢ ᱨᱮ ᱵᱟᱞᱮ ᱫᱚᱦᱚ ᱢᱮᱭᱟ ᱠᱟᱡᱮ ᱜᱮ ᱟᱫᱚ ᱛᱟᱭᱱᱚᱢ ᱫᱚ ᱛᱷᱚᱛᱮ ᱢᱚᱛᱮ ᱛᱷᱚᱛᱮ ᱢᱚᱛᱮ ᱠᱟᱛᱮ ᱞᱟᱹᱭ ᱠᱮᱜᱼᱟ ᱵᱟᱝᱟ ᱢᱟᱹᱱᱢᱤᱭᱟᱜ ᱪᱩᱛ ᱵᱩᱠᱩᱛᱮ ᱪᱟᱞᱟᱣ ᱞᱮᱫ ᱛᱮ ᱤᱧ ᱫᱚ ᱟᱫᱚ ᱮᱜᱮᱨ ᱟᱠᱟᱫᱮᱭᱟ ᱯᱟᱸᱡᱟ ᱟᱹᱜᱩᱭᱟ ᱵᱟᱝᱠᱷᱟᱱ ᱟᱢ ᱦᱚᱸ ᱵᱟᱞᱮ ᱫᱚᱦᱚ ᱢᱮᱭᱟ ᱚᱱᱠᱟᱛᱮ ᱡᱟᱦᱮᱨ ᱵᱩᱲᱦᱤ ᱟᱨ ᱫᱷᱚᱨᱢᱚ ᱠᱤᱱ ᱪᱟᱞᱟᱣᱮᱱᱟ ᱞᱤᱴᱟᱹ ᱜᱚᱲᱮ ᱯᱟᱸᱡᱟ ᱪᱟᱞᱟᱣᱮᱱᱟ ᱠᱤᱱ ᱪᱟᱞᱟᱣᱮᱱᱟ ᱠᱤᱱ ᱵᱟᱝᱢᱟ ᱩᱱᱠᱤᱱ ᱫᱚ ᱵᱚᱞᱚ ᱟᱠᱟᱱᱟ ᱵᱟᱝᱢᱟ ᱯᱟᱛᱟᱞᱯᱩᱨᱤ ᱨᱮ ᱤᱪᱟᱹᱜ ᱠᱚ ᱠᱟᱴᱠᱚᱢ ᱠᱚ ᱛᱟᱭᱟᱱ ᱠᱚ ᱢᱟᱜᱽᱲᱟ ᱠᱚ ᱩᱱᱠᱩ ᱨᱤᱱ ᱨᱟᱡᱽ ᱟᱠᱟᱱᱟᱭ ᱟᱫᱚ ᱚᱸᱰᱮ ᱠᱤᱱ ᱵᱚᱞᱚᱭᱮᱱᱟ ᱠᱤᱱ ᱪᱤᱠᱟᱹᱛᱮ ᱵᱟᱝ ᱟᱡᱟᱜ ᱠᱷᱚᱲᱚᱢ ᱵᱚᱞᱚ ᱟᱠᱟᱱᱟ ᱚᱠᱟ ᱥᱮᱫ ᱚᱱᱟ ᱠᱷᱚᱲᱚᱢ ᱯᱟᱸᱡᱟ ᱯᱟᱸᱡᱟ ᱛᱮᱠᱤᱱ ᱪᱟᱞᱟᱣᱮᱱᱟ ᱱᱚᱣᱟ ᱡᱤᱞᱤᱧ ᱠᱟᱹᱦᱱᱤ ᱠᱟᱱᱟ ᱟᱫᱚ ᱚᱱᱟᱛᱮ ᱠᱷᱟᱴᱚ ᱠᱷᱚᱱ ᱠᱷᱟᱴᱚ ᱢᱟᱪᱷᱟ ᱛᱮᱧ ᱞᱟᱹᱭᱫᱟ ᱛᱟᱭᱚᱢ ᱫᱚ ᱞᱤᱴᱟᱹ ᱜᱚᱰᱮᱛ ᱠᱚᱞ ᱠᱩᱞᱤ ᱠᱟᱛᱮ ᱚᱰᱚᱠᱮᱱᱟᱭ ᱟᱨ ᱚᱸᱰᱮ ᱜᱮ ᱟᱹᱠᱤᱱᱟᱜ ᱢᱤᱫᱴᱮᱱ ᱚᱵᱚᱛᱟᱨ ᱞᱮᱠᱟ ᱦᱩᱭᱮᱱᱟ ᱟᱹᱠᱤᱱ ᱚᱸᱰᱮ ᱠᱤᱱ ᱛᱤᱨᱤ ᱯᱩᱨᱩᱥᱤᱱᱟ ᱢᱟᱲᱟᱝ ᱫᱚ ᱦᱤᱡᱩᱜ ᱵᱟᱭ ᱨᱮᱵᱮᱱ ᱠᱟᱱ ᱛᱟᱦᱮᱸᱫ ᱢᱮᱱᱮᱫᱼᱟᱭ ᱡᱩᱫᱤ ᱢᱟᱹᱱᱢᱤ ᱠᱚ ᱡᱷᱟᱹᱞ ᱪᱟᱞᱚᱢ ᱥᱮ ᱠᱟᱹᱨᱤᱜᱟᱹᱭ ᱠᱚ ᱵᱚᱸᱜᱟ ᱠᱚᱢ ᱨᱮᱵᱮᱱᱟ ᱛᱟᱦᱚᱞᱮ ᱠᱷᱟᱱᱤᱧ ᱪᱟᱞᱟᱜᱼᱟ ᱵᱟᱝᱠᱷᱟᱱ ᱢᱮᱱᱠᱷᱟᱱ ᱡᱟᱦᱮᱨ ᱵᱩᱨᱩ ᱵᱟᱭ ᱨᱮᱵᱮᱱ ᱠᱟᱱ ᱛᱟᱦᱮᱸᱫ ᱫᱚ ᱟᱫᱚ ᱵᱟᱫᱽᱫᱷᱚᱛᱟ ᱢᱩᱛᱚᱠ ᱨᱮᱵᱮᱱ ᱦᱩᱭᱮᱱ ᱛᱟᱭᱟ ᱪᱮᱫᱟᱜ ᱥᱮ ᱟᱡ ᱵᱟᱭ ᱤᱫᱤ ᱞᱮᱠᱷᱟᱱ ᱫᱚ ᱟᱡ ᱦᱚᱸ ᱵᱚᱸᱜᱟ ᱫᱤᱥᱚᱢ ᱨᱮ ᱵᱟᱠᱚ ᱫᱚᱦᱚᱭᱮᱭᱟ ᱚᱱᱟᱛᱮ ᱠᱟᱹᱨᱤᱜᱟᱹᱭ ᱫᱚᱵᱚᱱ ᱵᱚᱸᱜᱟᱭᱮᱭᱟ ᱟᱨ ᱱᱚᱰᱮ ᱩᱱᱤ ᱠᱟᱹᱨᱤᱜᱟᱹᱭ ᱟᱨ ᱚᱸᱰᱮ ᱵᱚᱸᱜᱟ ᱫᱚ ᱟᱹᱠᱤᱱ ᱵᱟᱨ ᱦᱚᱲ ᱥᱚᱢᱟᱱ ᱥᱚᱢᱟᱱ ᱠᱤᱱ ᱦᱟᱹᱴᱤᱧ ᱮᱱᱟ ᱚᱱᱟᱛᱮ ᱡᱟᱦᱮᱨ ᱨᱮ ᱟᱵᱚ ᱦᱮᱲᱟᱜ ᱠᱟᱞᱚᱴ ᱫᱚ ᱵᱟᱝ ᱵᱚᱱ ᱛᱚᱯᱟᱜ ᱮᱭᱟ ᱚᱱᱠᱟ ᱠᱟᱛᱮ ᱟᱫᱚ ᱠᱚ ᱨᱩᱣᱟᱹᱲ ᱦᱤᱡᱩᱜ ᱠᱟᱱᱟ ᱴᱷᱟᱹᱠᱩᱨ ᱴᱷᱟᱹᱠᱨᱟᱹᱱ ᱴᱷᱮᱱ ᱟᱫᱚ ᱴᱷᱟᱹᱠᱩᱨᱮ ᱢᱮᱱ ᱠᱮᱫᱟ ᱦᱚᱸ ᱯᱟᱸᱡᱟ ᱟᱹᱜᱩ ᱠᱮᱫᱮᱭᱟᱢ ᱟᱹᱰᱤ ᱵᱷᱟᱹᱜᱤᱢ ᱠᱟᱹᱢᱤ ᱠᱟᱫᱟ ᱟᱢᱜᱮ ᱮᱜᱮᱨ ᱧᱤᱨ ᱞᱮᱫᱮᱭᱟ ᱟᱨ ᱟᱢᱜᱮᱢ ᱯᱟᱸᱡᱟ ᱟᱹᱜᱩ ᱠᱮᱫᱮᱭᱟ ᱱᱚᱣᱟ ᱢᱟ ᱟᱹᱰᱤ ᱛᱮᱦᱮᱧ ᱠᱷᱚᱱ ᱟᱢ ᱢᱤᱫᱴᱮᱱ ᱵᱚᱨᱮᱢ ᱧᱟᱢ ᱠᱟᱱᱟ ᱛᱮᱦᱮᱧ ᱠᱷᱚᱱ ᱫᱚ ᱟᱢ ᱫᱚᱢ ᱦᱩᱭᱱᱟ ᱡᱟᱦᱮᱨ ᱵᱩᱲᱦᱤ ᱠᱷᱚᱱ ᱡᱟᱦᱮᱨ ᱮᱨᱟ ᱢᱟᱹᱱᱢᱤ ᱠᱚ ᱟᱢ ᱫᱚ ᱡᱚᱢᱟᱜ ᱠᱚ ᱟᱨᱡᱟᱣ ᱮᱢᱟ ᱠᱚ ᱟᱨ ᱱᱚᱣᱟ ᱵᱚᱱ ᱨᱤᱡ ᱮᱢᱟᱢ ᱠᱟᱱᱟ ᱵᱟᱝᱢᱟ ᱡᱟᱦᱟᱸ ᱛᱤᱥ ᱵᱟᱦᱟ ᱠᱚ ᱵᱚᱸᱜᱟᱜᱼᱟ ᱢᱟᱜ ᱢᱚᱬᱮ ᱠᱚ ᱵᱚᱸᱜᱟᱜᱼᱟ ᱩᱱ ᱡᱚᱦᱚᱜ ᱫᱚ ᱟᱢ ᱨᱮ ᱢᱟᱲᱟᱝ ᱠᱚ ᱥᱮᱵᱟ ᱢᱮᱭᱟ ᱟᱨ ᱵᱟᱝᱠᱷᱟᱱ ᱫᱚ ᱛᱤᱥ ᱦᱚᱸ ᱟᱢ ᱫᱚ ᱵᱟᱝᱟ ᱢᱟᱨᱟᱝ ᱵᱩᱨᱩ ᱜᱮ ᱢᱟᱲᱟᱝ ᱥᱮᱵᱟ ᱫᱚᱭ ᱧᱟᱢᱟ ᱚᱱᱠᱟ ᱞᱮᱠᱟᱛᱮ ᱞᱤᱴᱟᱹ ᱜᱚᱰᱮᱛᱮ ᱢᱮᱛᱟᱭ ᱠᱟᱱᱟ ᱟᱢ ᱫᱚ ᱞᱤᱴᱟᱹ ᱜᱚᱰᱮᱛ ᱠᱟᱱᱟᱢ ᱛᱮᱦᱮᱧ ᱠᱷᱚᱱ ᱫᱚ ᱟᱢ ᱫᱚ ᱢᱟᱨᱟᱝ ᱵᱩᱨᱩᱧ ᱮᱢᱟᱢ ᱠᱟᱱᱟ ᱯᱚᱫᱽ ᱢᱟᱹᱱᱢᱤ ᱠᱚ ᱜᱩᱡᱩᱜ ᱵᱩᱨᱩᱜ ᱨᱮ ᱟᱛᱟᱝ ᱫᱟᱨᱟᱢ ᱠᱚᱢ ᱟᱨ ᱞᱤᱴᱟᱹ ᱧᱩᱛᱩᱢ ᱛᱮᱫᱚ ᱟᱢ ᱵᱩᱫᱷᱤ ᱫᱤᱥᱟᱹ ᱮᱢᱟ ᱠᱚᱢ ᱩᱱ ᱡᱚᱦᱚᱜ ᱫᱷᱚᱨᱢᱚᱭ ᱛᱟᱦᱮᱸ ᱠᱟᱱᱟ ᱟᱹᱠᱤᱱ ᱯᱤᱪᱷᱟᱹ ᱨᱮ ᱟᱢ ᱫᱷᱚᱨᱢᱚ ᱫᱚᱧ ᱮᱢᱟᱢ ᱠᱟᱱᱟ ᱛᱮᱦᱮᱧ ᱠᱷᱚᱱ ᱫᱚ ᱥᱤᱧ ᱵᱚᱸᱜᱟ ᱧᱩᱛᱩᱢ ᱢᱟᱹᱱᱢᱤ ᱠᱚ ᱢᱚᱬᱮ ᱥᱮᱨᱢᱟ ᱨᱮ ᱟᱢ ᱫᱚ ᱥᱤᱧ ᱵᱚᱸᱜᱟ ᱧᱩᱛᱩᱢ ᱛᱮ ᱡᱚᱢ ᱥᱤᱧ ᱨᱮᱠᱚ ᱵᱚᱸᱜᱟ ᱟᱢᱟ ᱚᱱᱟᱛᱮ ᱟᱵᱚ ᱱᱤᱛᱚᱜ ᱦᱚᱸ ᱴᱷᱟᱹᱠᱩᱨ ᱟᱨ ᱴᱷᱟᱹᱠᱨᱟᱹᱱ ᱟᱨ ᱫᱷᱚᱨᱢᱚᱣᱟᱜ ᱧᱩᱛᱩᱢ ᱛᱮ ᱢᱚᱦᱟᱞᱚᱠᱠᱷᱤ ᱞᱮᱠᱟᱛᱮ ᱟᱵᱚ ᱡᱚᱢ ᱥᱤᱢ ᱵᱚᱱ ᱵᱚᱸᱜᱟᱜ ᱠᱟᱱᱟ ᱚᱱᱟ ᱠᱟᱛᱷᱟ ᱫᱚ ᱱᱚᱰᱮ ᱜᱮᱞᱤᱧ ᱢᱩᱪᱟᱹᱫ ᱠᱮᱫᱟ ᱢᱟ ᱥᱟᱱᱟᱢ ᱜᱮ ᱡᱚᱦᱟᱨ ᱢᱟ ᱡᱚᱦᱟᱨ ᱜᱮ ᱜᱚᱢᱠᱮ ᱡᱚᱢ ᱥᱤᱢ ᱵᱚᱸᱜᱟ ᱨᱮᱱᱟᱜ ᱡᱟᱦᱮᱨ ᱫᱚ ᱱᱚᱜᱼᱚᱭ ᱱᱚᱰᱮ ᱱᱚᱜᱼᱚᱭ ᱱᱚᱰᱮ ᱠᱚ ᱵᱚᱸᱜᱟ ᱵᱩᱨᱩ ᱟᱠᱟᱜᱼᱟ ᱱᱚᱜᱼᱚᱭ ᱫᱮᱠᱷᱟᱣ ᱟᱯᱮ ᱠᱟᱱ ᱛᱟᱵᱚᱱᱟ ᱢᱟᱱᱰᱤ ᱯᱟᱹᱨᱤᱥ ᱠᱚᱣᱟᱜ ᱡᱚᱢ ᱥᱤᱢ ᱵᱚᱸᱜᱟ ᱠᱟᱱ ᱛᱟᱠᱚᱣᱟ ᱟᱨ ᱱᱚᱜᱼᱚ ᱱᱚᱛᱮ ᱨᱮ ᱱᱟᱭᱠᱮ ᱵᱟᱵᱟ ᱛᱟᱹᱠᱤᱱ ᱫᱚᱠᱤᱱ ᱫᱩᱲᱩᱵ ᱟᱠᱟᱱᱟ ᱮᱱᱠᱷᱟᱱ ᱢᱟ ᱱᱚᱜᱼᱚ ᱱᱚᱣᱟ ᱠᱚ ᱧᱮᱞ ᱵᱟᱲᱟ ᱦᱚᱪᱚ ᱠᱟᱛᱮ ᱜᱮ ᱛᱮᱦᱮᱧᱟᱜ ᱵᱷᱤᱰᱤᱭᱳ ᱫᱚ ᱱᱚᱰᱮ ᱜᱮᱧ ᱢᱩᱪᱟᱹᱫᱮᱫ ᱠᱟᱱᱟ ᱢᱟ ᱮᱱᱠᱷᱟᱱ ᱥᱟᱱᱟᱢ ᱠᱚᱜᱮ ᱡᱚᱦᱟᱨ